ᱦᱮᱞᱳ ᱜᱟᱛᱮ ᱠᱚ ᱡᱚᱛᱚ ᱠᱷᱚᱱ ᱞᱟᱦᱟᱨᱮ ᱤᱧ ᱥᱚᱸᱜᱮ ᱥᱟᱹᱜᱩᱱ ᱡᱚᱦᱟᱨ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱟᱹᱰᱤ ᱢᱚᱡᱽ ᱟᱹᱰᱤ ᱱᱟᱯᱟᱭ ᱢᱮᱱᱟᱜ ᱵᱟᱲᱟ ᱯᱮᱭᱟ ᱛᱚ ᱜᱟᱛᱮ ᱠᱚ ᱱᱚᱣᱟ ᱤᱧᱟᱹᱜ ᱯᱷᱟᱥᱴ ᱵᱞᱚᱜ ᱠᱟᱱ ᱛᱤᱧᱟᱹ ᱟᱨ ᱛᱚ ᱡᱚᱛᱚ ᱠᱷᱚᱱ ᱞᱟᱦᱟᱨᱮ ᱤᱧᱟᱹᱜ ᱤᱧᱟᱹᱜ ᱤᱱᱴᱨᱳᱰᱟᱠᱥᱚᱱ ᱟᱯᱮᱧ ᱞᱟᱹᱭ ᱯᱮ ᱠᱟᱱᱟ ᱛᱚ ᱜᱟᱛᱮ ᱠᱚ ᱤᱧᱟᱹᱜ ᱧᱩᱛᱩᱢ ᱫᱚ ᱦᱩᱭᱩᱜ ᱠᱟᱱᱟ ᱜᱟᱝᱜᱟᱨᱟᱢ ᱴᱩᱰᱩ ᱟᱨ ᱤᱧ ᱫᱚ ᱜᱚᱰᱰᱟ ᱰᱤᱥᱴᱨᱤᱠ ᱠᱷᱚᱱᱤᱧ ᱵᱤᱞᱚᱝ ᱮᱫ ᱛᱟᱵᱚᱱᱟ ᱡᱚ ᱠᱤ ᱟᱵᱚᱣᱟᱜ ᱡᱷᱟᱲᱠᱷᱚᱸᱰ ᱨᱟᱡᱽ ᱨᱮ ᱯᱟᱲᱟᱜ ᱠᱟᱱ ᱛᱟᱵᱚᱱᱟ ᱛᱚ ᱜᱟᱛᱮ ᱠᱚ ᱱᱚᱣᱟ ᱤᱧᱟᱹᱜ ᱵᱞᱚᱜ ᱪᱮᱱᱮᱞ ᱫᱚ ᱰᱮᱞᱤ ᱵᱞᱚᱜ ᱞᱟᱭᱤᱯᱷ ᱥᱴᱟᱭᱤᱞ ᱵᱞᱚᱜ ᱴᱨᱮᱵᱚᱞ ᱵᱞᱚᱜ ᱟᱨ ᱥᱟᱱᱛᱟᱞ ᱥᱚᱢᱟᱡᱽ ᱨᱮᱭᱟᱜ ᱟᱭᱢᱟ ᱨᱚᱠᱚᱢᱟᱜ ᱠᱟᱛᱷᱟᱧ ᱵᱟᱲᱟᱭ ᱦᱚᱪᱚ ᱯᱮᱭᱟ ᱛᱚ ᱜᱟᱛᱮ ᱠᱚ ᱛᱤᱦᱤᱧ ᱫᱚ ᱫᱤᱱ ᱦᱚᱸᱭ ᱥᱟᱯᱷᱟ ᱟᱠᱟᱫ ᱛᱟᱵᱚᱱᱟ ᱟᱨ ᱪᱟᱸᱫᱚ ᱦᱚᱸ ᱯᱤᱨᱤᱧ ᱯᱤᱨᱤᱧᱮ ᱨᱟᱠᱟᱵ ᱠᱟᱱ ᱛᱟᱵᱚᱱᱟ ᱛᱚ

ᱜᱟᱛᱮ ᱠᱚ ᱛᱮᱦᱮᱧᱟᱜ ᱵᱞᱚᱜ ᱨᱮᱫᱚ ᱤᱱᱟᱹᱜ ᱜᱮ ᱤᱧᱟᱹᱜ ᱪᱮᱱᱮᱞ ᱨᱮ ᱟᱜᱟᱨ ᱡᱟᱦᱟᱸᱭ ᱯᱮ ᱧᱮᱞᱮᱫ ᱛᱤᱧ ᱠᱷᱟᱡ ᱛᱚ ᱥᱟᱵᱥᱠᱨᱟᱭᱤᱵᱽ ᱛᱤᱧ ᱯᱮ ᱟᱨ ᱵᱮᱞ ᱟᱭᱠᱚᱱ ᱯᱨᱮᱥ ᱛᱤᱧ ᱯᱮ ᱛᱟᱠᱤ ᱤᱧᱟᱹᱜ ᱱᱟᱣᱟ ᱱᱟᱣᱟ ᱵᱷᱤᱰᱤᱭᱳ ᱟᱯᱮ ᱫᱷᱟᱹᱵᱤᱡ ᱥᱮᱱ ᱥᱮᱴᱮᱨ ᱟᱯᱮ ᱛᱚ ᱜᱟᱛᱮ ᱠᱚ ᱛᱮᱦᱮᱧᱟᱜ ᱵᱷᱤᱰᱤᱭᱳ ᱨᱮᱫᱚ ᱤᱱᱟᱹᱜ ᱜᱮ ᱟᱯᱮ ᱴᱷᱮᱡ ᱠᱷᱚᱡ ᱵᱤᱫᱟᱹᱭ ᱤᱧ ᱦᱟᱛᱟᱣ ᱮᱫ ᱛᱟᱵᱚᱱᱟ